ᱡᱚᱛᱚ ᱰᱨᱟᱭ ᱯᱷᱨᱩᱴᱥ ᱵᱚᱱ ᱥᱮᱯᱟᱨᱮᱴ ᱠᱮᱫᱟ ᱟᱫᱚ ᱱᱤᱛᱚᱜ ᱫᱚ ᱢᱤᱫᱴᱟᱝ ᱢᱤᱫᱴᱟᱝ ᱠᱟᱛᱮ ᱵᱚᱱ ᱵᱷᱟᱡᱟᱭᱟ ᱠᱚᱲᱦᱟᱭ ᱫᱚ ᱜᱮᱥ ᱨᱮᱵᱚᱱ ᱫᱷᱤᱯᱟᱹ ᱚᱪᱚ ᱟᱠᱟᱫᱟ ᱟᱨ ᱛᱷᱚᱲᱟ ᱜᱟᱱ ᱜᱚᱛᱚᱢ ᱥᱩᱱᱩᱢ ᱵᱚᱱ ᱫᱩᱞᱟᱜ ᱠᱟᱱᱟ ᱰᱨᱟᱭ ᱯᱷᱨᱩᱴᱥ ᱠᱚᱫᱚ ᱟᱞᱟᱫᱟ ᱟᱞᱟᱫᱟ ᱵᱷᱟᱡᱟ ᱜᱮ ᱵᱷᱟᱞᱮᱭᱟ ᱠᱟᱨᱚᱱ ᱠᱤ ᱡᱚᱛᱚ ᱰᱨᱟᱭ ᱯᱷᱨᱩᱴᱥ ᱫᱚ ᱥᱚᱢᱟᱱ ᱛᱮᱫᱚ ᱵᱟᱭ ᱴᱟᱭᱤᱢ ᱛᱚ ᱵᱟᱭ ᱦᱟᱛᱟᱣᱟ ᱠᱮᱣ ᱫᱚ ᱞᱟᱦᱟ ᱧᱚᱜ ᱜᱮ ᱵᱷᱟᱡᱟᱜᱼᱟ ᱠᱮᱣ ᱫᱚ ᱯᱚᱨᱮ ᱧᱚᱜ ᱛᱚ ᱛᱟᱦᱚᱞᱮ ᱡᱚᱛᱚ ᱥᱚᱢᱟᱱ ᱛᱮ ᱵᱟᱭ ᱵᱷᱟᱡᱟᱜᱼᱟ ᱚᱱᱟ ᱦᱚᱛᱮᱡ ᱛᱮ ᱡᱩᱫᱟᱹ ᱡᱩᱫᱟᱹ ᱜᱮ ᱵᱷᱟᱡᱟ ᱫᱚ ᱵᱮᱥᱴᱟ ᱞᱟᱦᱟᱛᱮ ᱱᱚᱣᱟ ᱠᱟᱴᱵᱟᱫᱟᱢ ᱵᱚᱱ ᱜᱨᱟᱭᱤᱱᱰ ᱞᱮᱜᱮ ᱱᱚᱣᱟ ᱫᱚ ᱠᱟᱴᱵᱟᱫᱟᱢ ᱵᱚᱱ ᱜᱨᱟᱭᱤᱱᱰ ᱠᱮᱫᱟ ᱱᱚᱣᱟ ᱫᱚ ᱠᱟᱡᱩ ᱵᱟᱫᱟᱢ ᱟᱨ ᱱᱚᱣᱟ ᱫᱚ ᱠᱷᱮᱡᱩᱨ ᱠᱤᱥᱢᱤᱥ ᱱᱚᱣᱟ ᱫᱚ ᱦᱮᱸᱫᱮ ᱠᱤᱥᱢᱤᱥ ᱡᱚᱛᱚ ᱰᱨᱟᱭ ᱯᱷᱨᱩᱴᱥ ᱢᱤᱫ ᱴᱷᱮᱱ ᱵᱚᱱ ᱫᱚᱦᱚ ᱠᱮᱫᱟ ᱟᱫᱚ ᱱᱤᱛᱚᱜ ᱫᱚᱵᱚᱱ ᱥᱤᱯᱤᱭᱟ ᱡᱟᱦᱟᱸ ᱠᱚᱵᱚᱱ ᱜᱨᱟᱭᱤᱱᱰ ᱞᱮᱫᱟ ᱡᱚᱛᱚ ᱱᱤᱛᱚᱜ ᱫᱚ ᱢᱤᱫ ᱴᱷᱮᱱ ᱵᱚᱱ ᱥᱤᱯᱤᱭᱟ ᱢᱚᱡᱽ ᱛᱮᱵᱚᱱ ᱢᱟᱠᱷᱟᱣᱟ ᱟᱨ ᱡᱟᱦᱟᱸ ᱵᱟᱵᱚᱱ ᱨᱳᱥᱴ ᱠᱮᱫᱟ ᱜᱚᱴᱟ ᱜᱚᱴᱟ ᱡᱟᱦᱟᱸ ᱵᱟᱫᱟᱢ ᱠᱚ ᱠᱤᱥᱢᱤᱥ ᱠᱚ ᱠᱷᱮᱡᱩᱨ ᱠᱚ ᱚᱱᱟ ᱫᱚ ᱜᱷᱤ ᱨᱮᱜᱮ ᱵᱚᱱ ᱵᱷᱟᱡᱟ ᱞᱮᱠᱷᱟᱱ ᱜᱮ ᱵᱷᱟᱹᱞᱤ ᱚᱱᱟ ᱫᱚ ᱱᱚᱣᱟ ᱫᱚ ᱢᱤᱫᱴᱟᱝ ᱞᱟᱹᱰᱩ ᱦᱩᱭᱩᱜ ᱠᱟᱱᱟ ᱦᱮᱲᱮᱢ ᱡᱤᱱᱤᱥ ᱛᱚ ᱜᱚᱛᱚᱢ ᱨᱮ ᱡᱟᱦᱟᱸ ᱵᱚᱱ ᱵᱷᱟᱡᱟᱭᱟ ᱚᱱᱟ ᱫᱚ ᱟᱨᱚ ᱴᱮᱥᱴ ᱛᱮᱫ ᱵᱟᱹᱲᱛᱤᱭᱮᱱ ᱜᱮ ᱡᱩᱫᱤ ᱠᱩᱞᱟᱹᱜ ᱠᱷᱟᱱ ᱢᱚᱡᱽ ᱛᱮᱵᱚᱱ ᱥᱤᱯᱤ ᱞᱮᱜᱮ ᱡᱚᱛᱚ ᱜᱮ ᱥᱚᱢᱟᱱ ᱛᱮᱵᱚᱱ ᱥᱤᱯᱤ ᱢᱮᱥᱟᱞ ᱠᱮᱫᱟ ᱟᱫᱚ ᱱᱤᱛᱚᱜ ᱫᱚ ᱱᱤᱡᱮᱨ ᱯᱚᱪᱷᱚᱱᱫᱚ ᱢᱚᱛᱚ ᱥᱮᱯ ᱵᱚᱱ ᱮᱢᱚᱜᱼᱟ ᱟᱵᱚ ᱫᱚ ᱦᱚᱸᱜᱼᱚ ᱱᱚᱝᱠᱟ ᱜᱳᱞ ᱜᱳᱞ ᱵᱚᱱ ᱥᱮᱯᱟ ᱡᱚᱛᱚ ᱞᱟᱹᱰᱩ ᱜᱮ ᱨᱟᱯᱷᱞᱤ ᱵᱚᱱ ᱰᱩᱸᱵᱩᱜ ᱞᱮᱫᱟ ᱛᱚ ᱱᱤᱛᱚᱜ ᱫᱚ ᱟᱨᱚ ᱵᱟᱱᱟᱨ ᱛᱤ ᱛᱮ ᱢᱚᱡᱽ ᱚᱠᱚᱡ ᱛᱮᱵᱚᱱ ᱢᱚᱥᱨᱤᱱ ᱧᱚᱜ ᱞᱮᱜᱮ ᱱᱚᱣᱟ ᱫᱚ ᱟᱨ ᱛᱷᱚᱲᱟ ᱧᱮᱞᱛᱮ ᱵᱷᱟᱹᱞᱤ ᱧᱮᱞᱚᱜᱼᱟ ᱪᱤᱠᱚᱱ ᱧᱚᱜ ᱛᱤᱱᱟᱹᱜ ᱢᱚᱡᱽ ᱧᱮᱞᱚᱜ ᱠᱟᱱᱟ ᱡᱚᱛᱚ ᱰᱨᱟᱭ ᱯᱷᱨᱩᱴᱥ ᱨᱮᱱᱟᱜ ᱞᱟᱹᱰᱩ ᱵᱚᱱ ᱵᱮᱱᱟᱣ ᱥᱟᱹᱛ ᱠᱮᱫᱟ ᱢᱤᱫᱴᱟᱝ ᱠᱚᱱᱴᱮᱱᱟᱨ ᱨᱮᱵᱚᱱ ᱫᱚᱦᱚ ᱠᱟᱜᱼᱟ ᱡᱟᱦᱟᱸ ᱮᱠᱫᱚᱢ ᱨᱚᱦᱚᱲ ᱜᱮᱭᱟ ᱢᱚᱡᱽ ᱜᱮᱵᱚᱱ ᱡᱚᱫ ᱥᱟᱯᱷᱟᱭᱟ ᱟᱨ ᱥᱤᱛᱩᱝ ᱨᱮᱦᱚᱸ ᱱᱟᱥᱮᱱᱟᱜ ᱵᱚᱱ ᱩᱰᱩᱝ ᱠᱟᱛᱮ ᱵᱚᱱ ᱫᱚᱦᱚ ᱠᱟᱜᱼᱟ ᱨᱚᱦᱚᱲ ᱠᱚᱱᱴᱮᱱᱟᱨ ᱨᱮ ᱫᱚᱦᱚ ᱠᱟᱛᱮ ᱵᱚᱱ ᱥᱴᱳᱨ ᱫᱟᱲᱮᱭᱟᱜᱼᱟ ᱟᱭᱢᱟ ᱫᱤᱱ ᱵᱚᱱ ᱡᱚᱢᱟ ᱛᱚ ᱟᱨ ᱢᱤᱫᱴᱟᱝ ᱢᱤᱫᱴᱟᱝ ᱡᱚᱢ ᱞᱮᱠᱷᱟᱡ ᱜᱮ ᱵᱷᱟᱞᱮ ᱱᱚᱣᱟ ᱫᱚ ᱨᱟᱱ ᱞᱮᱠᱟᱭ ᱠᱟᱹᱢᱤᱭᱟ ᱢᱤᱫᱴᱟᱝ ᱨᱳᱡᱽ ᱢᱤᱫᱴᱟᱝ ᱠᱟᱛᱮ ᱡᱚᱢ ᱞᱮᱠᱷᱟᱡ ᱜᱮ ᱡᱚᱛᱷᱮᱥᱴᱚ